ᱪᱮᱫᱟᱜ ᱥᱮ ᱚᱱᱠᱟᱱᱟᱜ ᱠᱟᱛᱷᱟ ᱜᱤᱧ ᱞᱟᱹᱭ ᱛᱟᱵᱚᱱᱟ ᱦᱮᱸ ᱪᱮ ᱛᱚᱵᱮ ᱡᱟᱦᱟᱸᱭ ᱯᱮ ᱚᱱᱠᱟᱱᱟ ᱤᱧ ᱫᱚ ᱵᱟᱹᱧ ᱢᱮᱱᱟ ᱡᱮ ᱱᱚᱰᱮ ᱡᱟᱦᱟᱸ ᱛᱤᱱᱟᱹᱜ ᱢᱟᱹᱭ ᱫᱟᱹᱭ ᱛᱟᱠᱚ ᱢᱮᱱᱟᱜ ᱟᱠᱟᱫ ᱯᱮ ᱡᱚᱛᱚ ᱜᱮᱯᱮ ᱠᱷᱟᱨᱟᱯ ᱛᱟᱵᱚᱱᱟ ᱱᱚᱣᱟ ᱠᱟᱛᱷᱟ ᱫᱚ ᱛᱤᱥ ᱜᱮ ᱵᱟᱹᱧ ᱢᱮᱱᱟ ᱪᱮᱫᱟᱜ ᱥᱮ ᱢᱤᱫ ᱵᱟᱨ ᱠᱚ ᱚᱱᱠᱟᱱ ᱛᱟᱵᱚᱱᱟ ᱦᱮᱸ ᱪᱮ ᱛᱚᱵᱮ ᱡᱟᱦᱟᱸᱭ ᱦᱟᱸᱜ ᱠᱚ ᱱᱚᱝᱠᱟᱱᱟ ᱚᱠᱚᱭ ᱤᱧ ᱫᱚ ᱱᱤᱭᱟᱹᱧ ᱢᱮᱱᱫᱟ ᱡᱟᱦᱟᱸᱭ ᱦᱚᱲ ᱠᱚᱲᱟ ᱵᱟᱹᱜᱤ ᱠᱟᱛᱮ ᱫᱤᱠᱩ ᱠᱚᱲᱟ ᱢᱩᱥᱞᱟᱹ ᱠᱚᱲᱟ ᱯᱮ ᱫᱩᱞᱟᱹᱲ ᱟᱠᱚ ᱠᱟᱱ ᱩᱱᱠᱩᱣᱟᱜ ᱠᱟᱛᱷᱟᱧ ᱢᱮᱱᱟ ᱦᱮᱸ ᱪᱮ ᱚᱱᱟᱛᱤᱧ ᱢᱮᱱᱟ ᱦᱚᱲ ᱠᱚᱲᱟ ᱵᱟᱹᱜᱤ ᱠᱟᱛᱮ ᱫᱤᱠᱩ ᱠᱚᱲᱟ ᱢᱩᱥᱞᱟᱹ ᱠᱚᱲᱟ ᱯᱮ ᱫᱩᱞᱟᱹᱲ ᱟᱠᱚ ᱴᱟᱠᱟ ᱞᱳᱵᱷᱤ ᱛᱮ ᱟᱨᱮ ᱦᱚᱲ ᱠᱚᱲᱟ ᱵᱟᱹᱜᱤ ᱠᱟᱛᱮ ᱫᱤᱠᱩ ᱠᱚᱲᱟ ᱢᱩᱥᱞᱟᱹ ᱠᱚᱲᱟ ᱯᱮ ᱫᱩᱞᱟᱹᱲ ᱟᱠᱚ ᱠᱟᱱ ᱴᱟᱠᱟ ᱞᱳᱵᱷᱤ ᱛᱮ ᱮ ᱢᱟᱹᱭ ᱫᱤᱠᱩ ᱠᱚᱲᱟ ᱢᱩᱥᱞᱟᱹ ᱠᱚᱲᱟ ᱫᱩᱞᱟᱹᱲ ᱫᱚ ᱪᱮᱫ ᱩᱱᱟᱹᱜ ᱜᱮ ᱵᱷᱟᱹᱜᱤ ᱛᱮ ᱟᱨᱮ ᱫᱤᱠᱩ ᱠᱚᱲᱟ ᱯᱮ ᱞᱟᱱ ᱫᱤᱠᱩ ᱠᱚᱲᱟ ᱯᱮ ᱨᱚᱲᱟ ᱠᱚ ᱢᱩᱞᱩᱡ ᱢᱩᱞᱩᱡ ᱞᱟᱸᱫᱟ ᱦᱟᱛᱮ ᱫᱤᱠᱩ ᱠᱚᱲᱟ ᱯᱮ ᱨᱚᱲᱟ ᱠᱚ ᱢᱩᱞᱩᱡ ᱢᱩᱞᱩᱡ ᱞᱟᱸᱫᱟ ᱦᱟᱛᱮ ᱟᱯᱮ ᱫᱚ ᱪᱮᱫ ᱯᱮ ᱢᱮᱱᱫᱟ ᱥᱟᱨᱟ ᱡᱤᱵᱚᱱ ᱠᱚ ᱫᱚᱦᱚ ᱯᱮᱭᱟ ᱨᱟᱹᱥᱠᱟᱹ ᱨᱮ ᱮᱠᱫᱚᱢ ᱜᱮ ᱵᱟᱝ ᱪᱚᱯᱚᱡ ᱥᱤᱴᱷᱟᱹ ᱠᱟᱛᱮ ᱠᱚ ᱩᱰᱩᱠ ᱯᱮᱭᱟ ᱯᱮᱸᱫᱟ ᱨᱮ ᱞᱮᱵᱮᱫ ᱱᱟᱦᱟᱜ ᱫᱚ ᱱᱚᱝᱠᱟ ᱟᱠᱟᱱᱟ ᱛᱚᱵᱮ ᱡᱟᱭ ᱵᱟᱦᱚᱠ ᱚᱱᱟ ᱨᱮᱜᱤᱧ ᱞᱟᱹᱭ ᱟᱠᱟᱫᱟ ᱡᱚᱛᱚ ᱦᱚᱲ ᱫᱚ ᱵᱟᱠᱚ ᱱᱚᱠᱟᱱᱟ ᱢᱟᱲᱟᱝ ᱨᱮᱜᱤᱧ ᱞᱟᱹᱭ ᱟᱠᱟᱫᱟ ᱡᱟᱦᱟᱸᱭ ᱠᱚ ᱱᱚᱠᱟᱱᱟ ᱩᱱᱠᱩ ᱫᱚ ᱡᱟᱦᱟᱸ ᱞᱟᱠᱟᱫ ᱠᱚᱣᱟ ᱴᱷᱤᱠ ᱟᱪᱷᱮ ᱤᱧᱟᱹᱜ ᱠᱟᱛᱷᱟ ᱜᱮ ᱚᱱᱠᱟᱱᱟ ᱤᱧ ᱫᱚ ᱵᱟᱠᱚ ᱠᱩᱥᱤᱭᱟᱹᱧᱟ ᱡᱚᱛᱚ ᱦᱚᱲ ᱫᱚ ᱤᱧ ᱫᱚ ᱚᱠᱚᱭ ᱠᱚ ᱠᱩᱥᱤᱭᱟᱹᱧᱟ ᱡᱟᱦᱟᱸᱭ ᱵᱟᱠᱚ ᱫᱳᱥ ᱡᱟᱦᱟᱸᱭ ᱵᱟᱠᱚ ᱱᱚᱠᱟᱱᱟ ᱩᱱᱠᱩ ᱫᱚ ᱢᱮᱱᱟ ᱵᱟᱵᱞᱩ ᱫᱚ ᱡᱟᱦᱟᱸ ᱠᱟᱛᱷᱟᱭ ᱢᱮᱱᱟ ᱥᱚᱡᱷᱮᱭ ᱞᱟᱹᱭᱟ ᱡᱟᱦᱟᱸ ᱜᱮᱠᱚ ᱡᱟᱦᱟᱸ ᱞᱮᱠᱟᱱᱟ ᱚᱱᱟ ᱦᱚᱛᱮᱡ ᱛᱮ ᱞᱟᱹᱭᱟ ᱟᱨ ᱡᱟᱦᱟᱸᱭ ᱠᱚ ᱚᱱᱠᱟᱱᱟ ᱩᱱᱠᱩ ᱫᱚ ᱪᱮᱫ ᱠᱚ ᱢᱮᱱᱟ ᱜᱟᱪᱷ ᱫᱚ ᱟᱭᱟᱝ ᱜᱤᱧ ᱢᱚᱨᱚᱱ ᱵᱟᱭ ᱢᱚᱨᱚᱱᱚᱜ ᱠᱟᱱᱟ ᱩᱱᱠᱩ ᱫᱚᱠᱚ ᱚᱱᱠᱟᱣᱮᱱᱟ ᱢᱮᱱ ᱫᱟᱠᱚ ᱵᱟᱹᱭᱦᱟᱹᱲ ᱨᱮᱱᱮ ᱛᱟᱦᱮᱸ ᱞᱮᱱᱠᱷᱟᱱᱮ ᱩᱨ ᱠᱚᱜᱼᱟ ᱡᱟᱜᱮ ᱥᱟᱯᱷᱟ ᱠᱚᱜᱼᱟ ᱱᱩᱭ ᱢᱩᱱᱰᱷᱟᱹᱨ ᱡᱟᱦᱟᱸᱭ ᱠᱚ ᱨᱟᱸᱜᱟᱣ ᱡᱟᱦᱟᱸᱭ ᱠᱚ ᱚᱱᱠᱟᱱᱟ ᱩᱱᱠᱩ ᱫᱚ ᱚᱱᱟ ᱠᱚ ᱢᱤᱛᱟᱹᱧᱟ ᱟᱫᱚ ᱤᱧ ᱫᱚ ᱵᱟᱹᱧ ᱨᱟᱸᱜᱟᱜᱼᱟ ᱚᱱᱠᱟᱱᱟᱜ ᱛᱮᱫᱚ ᱦᱮᱸ ᱪᱮ ᱚᱱᱟᱛᱮ ᱪᱮᱫ ᱠᱚ ᱢᱮᱱᱟ ᱚᱱᱟᱛᱮ ᱱᱤᱭᱟᱹ ᱠᱟᱛᱷᱟ ᱦᱚᱸᱠᱚ ᱢᱮᱱ ᱜᱮᱭᱟ ᱡᱮ ᱮ ᱠᱩᱲᱤ ᱪᱩᱸᱰᱩᱜ ᱪᱟᱹᱴᱠᱤ ᱟᱹᱰᱤ ᱥᱟᱡᱟᱣ ᱛᱟᱢ ᱮ ᱠᱩᱲᱤ ᱪᱩᱸᱰᱩᱜ ᱪᱟᱹᱴᱠᱤ ᱟᱹᱰᱤ ᱥᱟᱡᱟᱣ ᱛᱟᱢ ᱟᱨ ᱵᱤᱱᱟᱹ ᱢᱮᱠᱟᱯ ᱠᱟᱛᱮ ᱚᱰᱚᱠᱚᱜ ᱢᱮ ᱚᱲᱟᱜ ᱠᱷᱚᱱ ᱪᱤᱞᱤ ᱥᱮᱛᱟ ᱦᱚᱸ ᱵᱟᱠᱚ ᱵᱩᱡᱷᱟᱹᱣ ᱢᱮ ᱟᱢ ᱦᱮᱸᱪᱮ ᱚᱱᱟᱛᱤᱧ ᱢᱮᱱᱟ ᱥᱤᱧ ᱪᱟᱸᱫᱚᱭ ᱦᱟᱹᱥᱩᱲ ᱞᱮᱱᱠᱷᱟᱱ ᱦᱩᱭᱩᱜ ᱜᱮᱭᱟ ᱥᱤᱸᱜᱟᱹᱲ ᱟᱨ ᱡᱩᱣᱟᱹᱱ ᱩᱢᱮᱨ ᱥᱮᱴᱮᱨ ᱞᱮᱱᱠᱷᱟᱱ ᱞᱟᱹᱠᱛᱤᱜ ᱜᱮᱭᱟ ᱫᱩᱞᱟᱹᱲ ᱟᱨ ᱱᱮᱛᱟᱨ ᱫᱚ ᱫᱩᱞᱟᱹᱲ ᱫᱚ ᱪᱮᱫ ᱡᱩᱣᱟᱹᱱ ᱩᱢᱮᱨ ᱥᱮᱴᱮᱨᱚᱜ ᱟᱨ ᱵᱟᱝ ᱥᱮᱴᱮᱨᱚᱜ ᱱᱮᱛᱟᱨ ᱫᱚᱧ ᱧᱮᱞᱟ ᱩᱞ ᱟᱢᱲᱟ ᱫᱟᱨᱮ ᱞᱮᱠᱟ ᱢᱟᱹᱱᱢᱤ ᱦᱚᱸᱵᱚᱱ ᱠᱚᱞᱚᱢᱚᱜ ᱠᱟᱱ ᱚᱱᱟ ᱛᱮᱜᱮ ᱛᱚ ᱠᱟᱹᱴᱤᱡ ᱠᱟᱹᱴᱤᱡ ᱫᱟᱨᱮ ᱨᱮᱦᱚᱸ ᱞᱟᱹᱴᱩ ᱞᱟᱹᱴᱩ ᱡᱚᱜ ᱠᱟᱱ ᱦᱮᱸ ᱪᱮ ᱚᱱᱟᱛᱤᱧ ᱢᱮᱱᱟ ᱱᱮᱛᱟᱨ ᱫᱚ ᱱᱟᱦᱟᱜ ᱡᱩᱜᱽ ᱨᱮᱱ ᱵᱟᱹᱵᱩ ᱢᱟᱹᱭ ᱛᱟᱠᱚ ᱟᱨᱫᱟ ᱦᱟᱺᱰᱤ ᱞᱮᱠᱟ ᱠᱚ ᱨᱟᱥᱟᱜ ᱠᱟᱱ ᱢᱮᱱᱫᱚ ᱱᱟᱦᱟᱜ ᱡᱩᱜᱽ ᱨᱮᱱ ᱵᱟᱹᱵᱩ ᱢᱟᱹᱭ ᱛᱟᱠᱚ ᱟᱹᱣᱨᱤ ᱜᱟᱫᱟᱨᱚᱜ ᱨᱮᱜᱮ ᱠᱚ ᱵᱤᱞᱤᱜ ᱠᱟᱱ ᱟᱨ ᱚᱱᱟ ᱢᱳᱵᱟᱭᱤᱞ ᱠᱷᱟᱹᱛᱤᱨ ᱢᱤᱫ ᱴᱷᱮᱱ ᱫᱚ ᱵᱟᱝ ᱵᱟᱨ ᱯᱮ ᱴᱷᱮᱱ ᱠᱚ ᱡᱷᱟᱹᱞᱤᱜ ᱠᱟᱱ ᱱᱮᱛᱟᱨ ᱫᱚ ᱡᱚᱛᱚ ᱦᱚᱲ ᱜᱮ ᱢᱤᱫᱴᱮᱱ ᱛᱮᱫᱚ ᱵᱟᱠᱚ ᱠᱩᱥᱤᱜ ᱠᱟᱱᱟ ᱛᱚᱵᱮ ᱡᱟᱭ ᱵᱟᱦᱩᱠ ᱵᱟᱹᱧ ᱵᱟᱲᱟᱭᱟ ᱛᱚᱵᱮ ᱫᱩᱞᱟᱹᱲ ᱫᱚ ᱪᱮᱫ ᱠᱟᱱᱟ ᱚᱱᱟ ᱜᱮ ᱵᱟᱠᱚ ᱵᱟᱲᱟᱭᱟ ᱱᱮᱛᱟᱨ ᱨᱮᱱ ᱵᱟᱹᱵᱩ ᱢᱟᱹᱭ ᱛᱟᱠᱚ ᱫᱚ ᱦᱮᱸ ᱪᱮ ᱚᱱᱟ ᱛᱮᱠᱚ ᱢᱮᱱᱟ ᱥᱮᱫᱟᱭ ᱫᱩᱞᱟᱹᱲ ᱫᱚ ᱠᱟᱛᱷᱟᱭ ᱛᱟᱦᱮᱸ ᱠᱟᱱᱟ ᱟᱹᱰᱤ ᱠᱮᱴᱮᱡ ᱫᱩᱞᱟᱹᱲ ᱥᱮᱫᱟᱭ ᱡᱟᱦᱟᱸᱭ ᱜᱚᱜᱚ ᱵᱟᱵᱟ ᱛᱟᱠᱚ ᱡᱚᱠᱷᱚᱱ ᱠᱩᱲᱤ ᱠᱚ ᱛᱟᱦᱮᱸ ᱠᱟᱱ ᱛᱚᱠᱷᱚᱱ ᱛᱚᱠᱷᱚᱱᱟᱜ ᱫᱩᱞᱟᱹᱲ ᱫᱚ ᱱᱚᱝᱠᱟ ᱢᱳᱵᱟᱭᱤᱞ ᱛᱮᱫᱚ ᱵᱟᱝ ᱛᱟᱦᱮᱸ ᱠᱟᱱᱟ ᱪᱤᱴᱷᱤ ᱥᱟᱠᱟᱢ ᱛᱟᱦᱮᱸ ᱠᱟᱱᱟ ᱦᱮᱸ ᱪᱮ ᱛᱤᱱᱟᱹᱜ ᱢᱚᱡᱽ ᱢᱚᱡᱽ ᱠᱟᱛᱷᱟ ᱠᱚ ᱚᱞᱮᱫ ᱛᱟᱦᱮᱸᱫ ᱪᱤᱴᱷᱤ ᱥᱟᱠᱟᱢ ᱨᱮ ᱟᱹᱰᱤ ᱢᱚᱡᱽ ᱢᱚᱡᱽ ᱱᱮᱛᱟᱨ ᱫᱚ ᱵᱟᱝ ᱦᱮᱞᱳ ᱟᱨ ᱦᱟᱭ ᱦᱤᱡᱩᱜ ᱠᱟᱱ ᱦᱤᱡᱩᱜ ᱢᱮ ᱛᱟᱭᱚᱢ ᱨᱮ ᱢᱮᱱᱟᱭᱟ ᱟᱨ ᱢᱤᱫᱴᱮᱱ ᱵᱟᱠᱷᱟᱱ ᱟᱢᱜᱤᱧ ᱢᱮᱛᱟᱢᱟ ᱵᱟᱭ ᱢᱟ ᱱᱮᱛᱟᱨᱟᱜ ᱫᱚ ᱱᱚᱝᱠᱟ ᱚᱱᱟ ᱛᱮᱠᱚ ᱢᱮᱱᱟ ᱥᱮᱫᱟᱭ ᱫᱩᱞᱟᱹᱲ ᱫᱚ ᱛᱟᱦᱮᱸ ᱠᱟᱱᱟ ᱠᱮᱴᱮᱡ ᱫᱩᱞᱟᱹᱲ ᱟᱨ ᱱᱮᱛᱟᱨᱟᱜ ᱫᱩᱞᱟᱹᱲ ᱫᱚ ᱦᱮᱡ ᱟᱠᱟᱱᱟ ᱡᱚᱛᱚ ᱜᱮ ᱞᱮᱴᱮᱡ ᱦᱮᱸ ᱢᱟ ᱚᱠᱟᱴᱟᱜ ᱮᱢ ᱪᱤᱠᱟᱹᱭᱟ ᱛᱚᱵᱮ ᱡᱟᱭ ᱵᱟᱦᱳᱠ ᱥᱮᱫᱟᱭ ᱫᱚ ᱪᱮᱫ ᱞᱮᱠᱟ ᱠᱚ ᱚᱞᱮᱫ ᱛᱟᱦᱮᱸᱫ ᱥᱮᱫᱟᱭ ᱡᱚᱠᱷᱚᱱ ᱵᱟᱵᱟ ᱛᱟᱠᱚ ᱰᱟᱺᱜᱩᱣᱟᱹ ᱠᱚ ᱛᱟᱦᱮᱸ ᱠᱟᱱ ᱪᱤᱴᱷᱤ ᱫᱩᱞᱟᱹᱲ ᱪᱮᱫ ᱞᱮᱠᱟ ᱛᱟᱦᱮᱸ ᱠᱟᱱᱟ ᱢᱮᱱᱫᱟᱭ ᱵᱤᱨ ᱵᱩᱨᱩ ᱯᱟᱨᱚᱢ ᱠᱟᱛᱮ ᱥᱮᱴᱮᱨᱟᱢ ᱠᱟᱱ ᱢᱤᱫ ᱪᱤᱨᱟᱹ ᱠᱟᱜᱚᱡᱽ ᱥᱟᱠᱟᱢ ᱟᱨᱮ ᱱᱮᱦᱚᱨ ᱡᱚᱦᱟᱨ ᱵᱟᱹᱱᱩᱜ ᱡᱩᱫᱟᱹ ᱡᱩᱫᱟᱹ ᱥᱟᱸᱫᱮᱥ ᱮᱱᱛᱮ ᱨᱮᱦᱚᱸ ᱫᱩᱞᱟᱹᱲ ᱵᱮᱜᱚᱨ ᱨᱟᱹᱜᱤ ᱪᱤᱠᱟᱹᱧ ᱵᱟᱸᱫᱮ ᱢᱮᱱᱫᱟ ᱤᱧᱟᱹᱜ ᱠᱟᱛᱷᱟ ᱡᱩᱫᱤᱢ ᱟᱸᱡᱚᱢ ᱦᱚᱨᱚᱜ ᱢᱤᱭᱟᱹᱧ ᱥᱤᱸᱫᱩᱨ ᱥᱟᱠᱚᱢ ᱥᱟᱹᱨᱤᱜᱮ ᱡᱩᱫᱤᱢ ᱫᱩᱞᱟᱹᱲᱤᱢ ᱥᱟᱹᱨᱤᱜᱮ ᱡᱩᱫᱤᱢ ᱫᱩᱞᱟᱹᱲᱤᱧ ᱤᱧ ᱥᱩᱢᱩᱝ ᱜᱮᱢ ᱡᱩᱨᱤ ᱠᱤᱧ ᱟᱢᱟᱜ ᱟᱹᱠᱷᱤᱨ ᱡᱤᱭᱚᱱ ᱥᱮᱯᱮᱧ ᱠᱟᱛᱮ ᱢᱚᱱᱮ ᱢᱚᱦᱚᱨᱤᱧ ᱢᱮᱴᱟᱣ ᱛᱟᱢ ᱟᱨᱮ ᱥᱟᱹᱨᱤ ᱥᱟᱹᱨᱤᱧ ᱢᱮᱛᱟᱢ ᱠᱟᱱ ᱥᱟᱹᱨᱤ ᱱᱟᱥᱮ ᱫᱚ ᱵᱟᱝ ᱡᱟᱱᱟᱢ ᱡᱟᱱᱟᱢ ᱟᱢᱜᱤᱧ ᱫᱩᱞᱟᱹᱲᱟᱢ ᱟᱨᱮ ᱠᱩᱥᱤᱭᱟᱜ ᱨᱮᱜᱮᱢ ᱥᱩᱥᱤ ᱫᱚ ᱵᱟᱝᱠᱷᱟᱱ ᱫᱩᱥᱤ ᱫᱚ ᱤᱧ ᱵᱟᱱᱟᱨ ᱛᱤ ᱡᱳᱲ ᱠᱟᱛᱮ ᱠᱷᱚᱢᱟᱧ ᱠᱷᱚᱡᱚᱜ ᱡᱳᱨ ᱢᱚᱴᱮ ᱵᱟᱝ ᱠᱟᱛᱮ ᱛᱟᱲᱟᱢ ᱰᱟᱦᱟᱨ ᱠᱷᱚᱱᱤᱧ ᱚᱪᱚᱜ ᱪᱤᱴᱷᱤ ᱥᱟᱠᱟᱢ ᱛᱮ ᱛᱮᱞᱟᱢ ᱨᱩᱣᱟᱹᱲ ᱠᱚᱭᱚᱜ ᱨᱤᱧ ᱛᱟᱦᱮᱸᱭᱮᱱᱟ ᱠᱩᱞᱦᱤ ᱪᱷᱟᱴᱠᱟ ᱫᱩᱣᱟᱹᱨ ᱛᱚ ᱱᱮᱛᱟᱨ ᱫᱚ ᱱᱚᱝᱠᱟᱱᱟᱜ ᱥᱤᱵᱤᱞ ᱠᱟᱛᱷᱟ ᱠᱚᱫᱚ ᱵᱟᱹᱱᱩᱜ ᱟᱠᱟᱫᱟ ᱱᱚᱣᱟ ᱫᱚ ᱥᱮᱫᱟᱭ ᱛᱟᱦᱮᱸ ᱠᱟᱱᱟ ᱛᱚᱵᱮ ᱡᱟᱭ ᱵᱟᱦᱩ ᱫᱤᱱ ᱫᱤᱱ ᱛᱮ ᱯᱚᱨᱤᱵᱚᱨᱛᱚᱱᱚᱜ ᱠᱟᱱ ᱛᱟᱵᱚᱱᱟ ᱟᱫᱚ ᱤᱧ ᱫᱩᱧ ᱢᱮᱱᱟ ᱡᱚᱛᱚ ᱠᱤᱪᱷᱩ ᱠᱚ ᱯᱚᱨᱤᱵᱚᱨᱛᱚᱱᱚᱜ ᱠᱟᱱᱟ ᱴᱷᱤᱠ ᱜᱮᱭᱟ ᱢᱟᱹᱱᱢᱤ ᱵᱚᱱ ᱰᱮᱵᱷᱞᱚᱯ ᱮᱫᱟ ᱴᱷᱤᱠ ᱜᱮᱭᱟ ᱥᱮᱫᱟᱭ ᱫᱚ ᱛᱩᱢᱫᱟᱜ ᱴᱟᱢᱟᱠ ᱨᱮᱠᱚ ᱨᱟᱹᱥᱠᱟᱹᱜ ᱠᱟᱱ ᱛᱟᱦᱮᱸᱫ ᱱᱮᱛᱟᱨ ᱫᱚ ᱰᱤᱡᱮ ᱰᱮᱥ ᱠᱚ ᱦᱮᱡ ᱮᱱ ᱛᱟᱵᱚᱱᱟ ᱪᱚᱞᱚ ᱢᱟᱱᱟᱜ ᱠᱟᱹᱱᱟᱹᱧ ᱴᱷᱤᱠ ᱜᱮᱭᱟ ᱢᱮᱱᱠᱷᱟᱱ ᱩᱱᱟᱹᱜ ᱯᱚᱨᱤᱵᱚᱨᱛᱚᱱ ᱦᱚᱸ ᱵᱟᱝ ᱵᱮᱥ ᱛᱟᱵᱚᱱᱟ ᱡᱟᱦᱟᱸ ᱫᱚ ᱥᱮᱫᱟᱭᱟᱜ ᱵᱚᱱ ᱦᱤᱲᱤᱧ ᱵᱟᱝᱞᱟᱛᱮ ᱢᱤᱫᱴᱮᱱ ᱠᱟᱛᱷᱟ ᱢᱮᱱᱟᱜ ᱟᱠᱟᱫᱟ ᱡᱮ ᱯᱟᱨᱮᱱᱟ ᱥᱮ ᱦᱤᱝᱥᱟ ᱠᱚᱨᱮ ᱡᱮ ᱯᱟᱨᱮᱱᱟ ᱥᱮ ᱦᱤᱝᱥᱟ ᱠᱚᱨᱮ ᱟᱨ ᱯᱩᱨᱚᱱᱚ ᱪᱟᱞ ᱵᱷᱟᱛᱮ ᱵᱟᱲᱮ ᱚᱱᱟᱛᱮ ᱢᱟᱨᱮ ᱡᱤᱱᱤᱥ ᱫᱚ ᱱᱟᱯᱟᱭ ᱜᱮᱛᱟ ᱦᱮᱸ ᱪᱮ ᱟᱫᱚ ᱚᱠᱟᱨᱮ ᱱᱟᱯᱟᱭᱟ ᱱᱮᱛᱟᱨ ᱨᱮᱱ ᱵᱟᱹᱵᱩ ᱱᱩᱠᱩ ᱠᱟᱹᱴᱤᱡ ᱠᱟᱹᱴᱤᱡ ᱜᱤᱫᱽᱨᱟᱹ ᱦᱚᱸ ᱢᱟᱥᱮ ᱡᱟᱦᱟᱸ ᱪᱮᱫ ᱢᱮᱛᱟ ᱠᱚᱢ ᱠᱚᱢᱯᱤᱭᱩᱴᱟᱨ ᱞᱮᱠᱟᱭ ᱨᱚᱲ ᱨᱩᱣᱟᱹᱲᱟᱫ ᱢᱮᱜᱮ ᱢᱤᱫᱴᱮᱱ ᱜᱤᱫᱽᱨᱟᱹ ᱢᱤᱫ ᱫᱤᱱᱤᱧ ᱢᱮᱛᱟᱭ ᱠᱟᱱᱟ ᱢᱮᱛᱟᱭ ᱠᱟᱱᱟ ᱮ ᱵᱟᱹᱵᱩ ᱢᱟᱱᱮ ᱯᱚᱨᱤᱠᱠᱷᱟ ᱢᱮᱱᱟᱜ ᱛᱟᱭᱟ ᱫᱚᱥ ᱫᱤᱱ ᱯᱚᱨ ᱠᱟᱡᱟᱠᱮ ᱯᱟᱲᱦᱟᱜ ᱠᱟᱱᱟ ᱮᱠᱫᱚᱢ ᱡᱚᱢ ᱧᱩᱭ ᱵᱟᱹᱜᱤ ᱟᱠᱟᱫᱟ ᱮᱠᱫᱚᱢ ᱱᱚᱛᱮᱭ ᱛᱟᱲᱟᱢᱮᱜᱼᱟ ᱮᱠᱫᱚᱢ ᱪᱮᱫ ᱠᱚᱪᱚ ᱜᱩᱸᱫᱩᱨ ᱜᱩᱸᱫᱩᱨ ᱯᱟᱲᱦᱟᱜ ᱠᱟᱱᱟ ᱟᱨ ᱩᱱᱟᱹᱜ ᱫᱤᱱ ᱦᱟᱱᱮ ᱯᱷᱨᱤ ᱯᱷᱟᱭᱟᱨ ᱨᱮ ᱵᱮᱥᱛᱚ ᱟᱫᱚᱧ ᱢᱮᱛᱟᱭ ᱠᱟᱱᱟ ᱮ ᱵᱟᱹᱵᱩ ᱮᱭᱟ ᱛᱤᱱᱥᱚ ᱯᱚᱸᱭᱥᱚᱴᱴᱤ ᱫᱤᱱ ᱨᱮ ᱫᱚᱥ ᱫᱤᱱ ᱯᱟᱲᱦᱟᱣ ᱞᱮᱱᱠᱷᱟᱱ ᱫᱚ ᱵᱟᱢ ᱯᱟᱥᱟ ᱞᱟᱦᱟ ᱛᱮᱫᱚ ᱪᱮᱫᱟᱜ ᱵᱟᱢ ᱯᱟᱲᱦᱟᱣ ᱟᱠᱟᱫᱟ ᱟᱫᱚᱭ ᱢᱮᱱᱫᱟ ᱮ ᱢᱟᱥᱴᱟᱨ ᱟᱢ ᱦᱚᱸ ᱡᱟᱦᱟᱸ ᱞᱮᱠᱟ ᱜᱮᱢ ᱞᱟᱹᱭᱟ ᱟᱢ ᱠᱤ ᱡᱚᱠᱷᱚᱱ ᱛᱚᱠᱷᱚᱱ ᱴᱟᱺᱰᱤ ᱛᱮᱢ ᱪᱟᱞᱟᱜᱼᱟ ᱢᱮᱱᱫᱟ ᱵᱟᱝ ᱢᱮᱱᱫᱟ ᱡᱚᱠᱷᱚᱱ ᱟᱹᱥᱩᱨ ᱢᱮᱭᱟ ᱛᱚᱠᱷᱚᱱ ᱜᱮᱥᱮᱢ ᱪᱟᱞᱟᱜᱼᱟ ᱟᱫᱚᱧ ᱢᱮᱱᱫᱟ ᱦᱮᱸ ᱛᱚ ᱚᱱᱠᱟ ᱜᱮᱛᱚ ᱯᱚᱨᱤᱠᱠᱷᱟ ᱦᱮᱡ ᱟᱠᱟᱱᱟ ᱛᱚᱵᱮ ᱛᱚᱧ ᱯᱟᱲᱦᱟᱣᱟ ᱮᱴᱟᱜ ᱫᱤᱱ ᱫᱚ ᱪᱮᱫᱟᱜ ᱤᱧ ᱯᱟᱲᱦᱟᱣᱟ ᱢᱟ ᱧᱮᱞ ᱠᱚᱢ ᱜᱤᱫᱽᱨᱟᱹ ᱱᱮᱛᱟᱨ ᱨᱮᱱ ᱦᱮᱸ ᱪᱮ ᱮᱠᱫᱚᱢ ᱡᱚᱛᱚ ᱠᱚ ᱠᱚᱢᱯᱤᱭᱩᱴᱟᱨ ᱪᱟᱵᱟᱣ ᱟᱠᱟᱱ ᱛᱟᱵᱚᱱ ᱟᱫᱚ ᱚᱱᱟ ᱦᱚᱛᱮᱡ ᱛᱮ ᱱᱮᱛᱟᱨ ᱫᱚ ᱚᱠᱚᱭ ᱦᱚᱸ ᱞᱟᱹᱭ ᱫᱚ ᱵᱟᱝ ᱜᱟᱱᱚᱜᱼᱟ ᱡᱟᱦᱟᱸᱭ ᱜᱮ ᱡᱟᱦᱟᱸ ᱪᱮᱫ ᱮᱢ ᱢᱮᱛᱟᱭᱟ ᱟᱹᱰᱤ ᱮᱴᱟᱜ ᱠᱚ ᱢᱮᱛᱟᱢᱟ ᱦᱮᱸ ᱪᱮ ᱚᱱᱟᱛᱮ ᱱᱤᱭᱟᱹ ᱦᱚᱧ ᱢᱮᱱᱟ ᱵᱟᱵᱟ ᱵᱚᱭᱦᱟ ᱵᱟᱵᱟ ᱵᱚᱭᱦᱟ ᱢᱟᱨᱟᱝᱤᱡ ᱠᱷᱟᱡ ᱫᱚ ᱢᱟᱨᱟᱝ ᱵᱟ ᱦᱩᱰᱤᱧᱤᱡ ᱠᱷᱟᱡ ᱫᱚ ᱦᱚᱯᱚᱱ ᱵᱟ ᱠᱩᱲᱤ ᱵᱚᱭᱦᱟ ᱜᱚᱜᱚ ᱠᱚᱫᱚ ᱱᱟᱱᱟ ᱠᱚᱲᱟ ᱠᱚᱫᱚ ᱢᱟᱢᱟ ᱟᱨ ᱰᱷᱚᱝ ᱵᱟᱝ ᱠᱩᱞᱟᱹᱜ ᱛᱮ ᱢᱤᱫ ᱵᱟᱨ ᱠᱩᱲᱤ ᱦᱚᱸᱠᱚ ᱦᱚᱨᱚᱜᱟ ᱱᱚᱝᱠᱟᱱ ᱯᱷᱟᱱᱥᱮᱱ ᱴᱟᱺᱰᱤ ᱨᱮ ᱞᱟᱡᱟᱣ ᱢᱟᱨᱟᱣ ᱪᱚᱥᱢᱟ ᱦᱮᱸ ᱪᱮ ᱚᱱᱟ ᱫᱚ ᱚᱠᱟ ᱞᱮᱠᱟᱱᱟᱜ ᱠᱟᱱᱟ ᱮᱢ ᱮᱴᱚ ᱞᱟᱹᱴᱩ ᱞᱟᱹᱴᱩᱣᱟᱜ ᱢᱮᱱᱟᱜᱼᱟ ᱚᱱᱟ ᱢᱮᱫ ᱠᱩᱴᱤ ᱨᱮᱱᱟᱜ ᱩᱵ ᱦᱚᱸ ᱵᱟᱢ ᱧᱮᱞ ᱧᱟᱢ ᱛᱟᱭᱟ ᱜᱚᱴᱟ ᱯᱚᱴᱮᱡ ᱵᱚᱠᱚᱜᱼᱟ ᱚᱱᱟ ᱫᱚ ᱞᱟᱡᱟᱣ ᱢᱟᱨᱟᱣ ᱪᱚᱥᱢᱟ ᱦᱮᱸ ᱪᱮ ᱚᱱᱟᱛᱤᱧ ᱢᱮᱱᱟ ᱠᱤᱥᱟᱹᱬ ᱦᱚᱲ ᱠᱟᱱ ᱪᱟᱦᱮ ᱨᱮᱸᱜᱮᱡ ᱦᱚᱲ ᱡᱚᱛᱚ ᱜᱮ ᱥᱮᱛᱟᱜ ᱨᱮ ᱵᱮᱨᱮᱫ ᱠᱟᱛᱮᱫ ᱫᱚ ᱦᱩᱛᱩᱢ ᱥᱮ ᱫᱟᱹᱛᱟᱹᱱᱤ ᱛᱮᱵᱚᱱ ᱯᱷᱨᱮᱥᱚᱜ ᱠᱟᱱ ᱠᱤᱥᱟᱹᱬ ᱦᱚᱲ ᱪᱟᱦᱮ ᱨᱮᱸᱜᱮᱡ ᱦᱚᱲ ᱡᱚᱛᱚ ᱜᱮ ᱥᱮᱛᱟᱜ ᱨᱮ ᱵᱮᱨᱮᱫ ᱠᱟᱛᱮᱫ ᱦᱩᱛᱩᱢ ᱥᱮ ᱫᱟᱹᱛᱟᱹᱱᱤ ᱛᱮᱵᱚᱱ ᱯᱷᱨᱮᱥᱚᱜ ᱠᱟᱱ ᱟᱨ ᱡᱟᱦᱟᱸᱭ ᱠᱩᱲᱤ ᱱᱚᱝᱠᱟᱱ ᱯᱷᱟᱱᱥᱮᱱ ᱴᱟᱺᱰᱤ ᱨᱮ ᱚᱲᱮᱡ ᱚᱲᱮᱡ ᱰᱨᱮᱥ ᱠᱚ ᱦᱚᱨᱚᱜ ᱟᱹᱜᱩᱭ ᱤᱧ ᱫᱩᱧ ᱢᱮᱱᱟ ᱚᱱᱟ ᱰᱨᱮᱥ ᱫᱚ ᱦᱮᱨᱮᱞ ᱯᱚᱴᱟᱣ ᱰᱨᱮᱥ ᱠᱚ ᱢᱮᱛᱟᱜ ᱠᱟᱱ ᱦᱮᱸ ᱛᱚᱵᱮ ᱡᱟᱭ ᱵᱟᱦᱳᱠ ᱱᱚᱝᱠᱟᱱᱟᱜ ᱢᱮᱱᱟᱜ ᱟᱠᱟᱫ ᱜᱮᱭᱟ ᱛᱚᱵᱮ ᱡᱟᱦᱟᱸᱭ ᱠᱚᱣᱟᱜ ᱠᱚ ᱦᱚᱨᱚᱜ ᱟᱠᱟᱫᱟ ᱩᱱᱠᱩ ᱫᱚ ᱚᱱᱮ ᱞᱟᱦᱟᱨᱤᱧ ᱞᱟᱹᱭ ᱠᱮᱫ ᱩᱱᱟᱹᱜ ᱦᱚᱲ ᱠᱚ ᱢᱚᱨᱚᱱᱚᱜ ᱠᱟᱱᱟ ᱱᱩᱭ ᱟᱭᱟᱝ ᱵᱤᱧᱟᱜ ᱜᱮ ᱵᱟᱝ ᱦᱩᱭᱩᱜ ᱠᱟᱱᱟ ᱦᱮᱸ ᱪᱮ ᱞᱟᱹᱭ ᱯᱮ ᱟᱭᱟᱝ ᱵᱤᱧ ᱫᱚ ᱵᱟᱭ ᱜᱚᱡᱚᱜᱼᱟ ᱴᱷᱤᱠ ᱜᱮᱭᱟ ᱩᱨᱩᱜ ᱟᱭ ᱛᱚ ᱡᱟᱭ ᱵᱟᱦᱳᱠ ᱱᱚᱝᱠᱟᱱᱟᱜ